ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱜᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱡᱮ ᱯᱷᱳᱴᱳ ᱪᱮᱛᱟᱱ ᱨᱮ ᱚᱞ ᱪᱮᱫ ᱞᱮᱠᱟ ᱠᱟᱛᱮ ᱵᱚᱱ ᱚᱞᱟ ᱥᱮ ᱯᱳᱥᱴᱟᱨ ᱠᱚ ᱪᱮᱫ ᱞᱮᱠᱟ ᱠᱟᱛᱮ ᱵᱚᱱ ᱵᱮᱱᱟᱣᱟ ᱥᱮ ᱜᱩᱰ ᱢᱚᱨᱱᱤᱝ ᱨᱮᱱᱟᱜ ᱯᱷᱳᱴᱳ ᱪᱮᱫ ᱞᱮᱠᱟ ᱠᱟᱛᱮ ᱵᱚᱱ ᱵᱮᱱᱟᱣᱟ ᱚᱱᱟ ᱠᱷᱟᱹᱛᱤᱨ ᱛᱮ ᱯᱷᱳᱴᱳ ᱵᱮᱠᱜᱨᱟᱣᱩᱱᱰ ᱯᱷᱳᱴᱳ ᱪᱚᱭᱮᱥ ᱞᱟᱹᱜᱤᱫ ᱛᱮ ᱜᱩᱜᱩᱞ ᱠᱷᱚᱡ ᱟᱯᱮ ᱯᱮ ᱰᱟᱣᱩᱱᱞᱳᱰ ᱫᱟᱲᱮ ᱟᱠᱚᱣᱟ ᱡᱟᱹᱱᱤᱡ ᱠᱷᱟᱡ ᱯᱮ ᱯᱷᱳᱴᱳ ᱰᱟᱣᱩᱱᱞᱳᱰ ᱯᱮ ᱵᱟᱲᱟᱭ ᱜᱮᱭᱟ ᱛᱚ ᱯᱷᱳᱴᱳ ᱪᱮᱛᱟᱱ ᱨᱮ ᱪᱮᱫ ᱞᱮᱠᱟ ᱠᱟᱛᱮ ᱵᱚᱱ ᱚᱞᱟ ᱚᱱᱟ ᱠᱷᱟᱹᱛᱤᱨ ᱛᱮ ᱟᱵᱚ ᱯᱞᱮ ᱥᱴᱳᱨ ᱠᱷᱚᱡ ᱢᱤᱫᱴᱮᱱ ᱮᱯᱥ ᱰᱟᱣᱩᱱᱞᱳᱰ ᱞᱟᱜᱟᱣ ᱵᱚᱱᱟ ᱛᱚ ᱚᱱᱟ ᱠᱷᱟᱹᱛᱤᱨ ᱛᱮ ᱟᱵᱚ ᱰᱮᱴᱟ ᱚᱱ ᱠᱟᱛᱮ ᱯᱞᱮ ᱥᱴᱳᱨ ᱠᱷᱚᱡ ᱪᱚᱞᱚ ᱮᱯᱥ ᱵᱚᱱ ᱰᱟᱣᱩᱱᱞᱳᱰᱟ ᱛᱚ ᱰᱮᱴᱟᱧ ᱚᱱ ᱠᱮᱫᱟ ᱛᱚ ᱵᱮᱠ ᱛᱟᱨᱯᱚᱨ ᱯᱞᱮ ᱥᱴᱳᱨ ᱳᱯᱮᱱ ᱞᱟᱜᱟᱣ ᱵᱚᱱᱟ ᱳᱯᱮᱱ ᱠᱟᱛᱮ ᱥᱟᱨᱪ ᱵᱟᱨ ᱨᱮ ᱟᱵᱚ ᱚᱞ ᱞᱟᱜᱟᱣ ᱵᱚᱱᱟ ᱮ ᱴᱮᱠᱥᱴ ᱮ ᱰᱚᱵᱚᱞ ᱰᱤ ᱴᱤ ᱮᱠᱥ ᱴᱤ ᱚᱞ ᱠᱟᱛᱮ ᱥᱟᱨᱪ ᱞᱟᱜᱟᱣ ᱵᱚᱱᱟ ᱛᱚ ᱠᱷᱟᱡ ᱮᱯᱥ ᱦᱤᱡᱩᱜᱼᱟ ᱧᱮᱞ ᱫᱟᱯᱮ ᱦᱮᱡ ᱮᱱᱟ ᱤᱧᱟᱹᱜ ᱟᱯᱰᱮᱴ ᱤᱱᱥᱴᱚᱞ ᱜᱮᱭᱟ ᱢᱮᱱᱠᱷᱟᱱ ᱟᱯᱰᱮᱴ ᱵᱟᱹᱱᱩᱜ ᱛᱮ ᱟᱯᱰᱮᱴ ᱞᱟᱜᱟᱜ ᱠᱟᱱᱟ ᱟᱯᱮ ᱤᱱᱥᱴᱚᱞ ᱯᱮ ᱤᱱᱥᱴᱚᱞ ᱦᱩᱭ ᱞᱮᱱᱠᱷᱟᱡ ᱵᱮᱠ ᱨᱮ ᱦᱤᱡᱩᱜ ᱯᱮ ᱛᱚ ᱵᱮᱠ ᱨᱤᱧ ᱦᱮᱡ ᱮᱱᱟ ᱛᱚ ᱚᱱᱟ ᱮᱯᱥ ᱵᱚᱱ ᱱᱤᱛᱚᱜ ᱵᱚᱱ ᱳᱯᱮᱱᱟ ᱮᱰ ᱴᱮᱠᱥᱴ ᱵᱚᱱ ᱳᱯᱮᱱᱟ ᱮᱰ ᱴᱮᱠᱥᱴ ᱳᱯᱮᱱ ᱠᱤᱫᱟᱹᱧ ᱳᱯᱮᱱ ᱞᱮᱠᱷᱟᱡ ᱱᱤᱝᱠᱟ ᱤᱱᱴᱟᱨᱯᱷᱮᱥ ᱦᱤᱡᱩᱜᱼᱟ ᱛᱚ ᱮᱞᱟᱣ ᱨᱮᱵᱚᱱ ᱠᱞᱤᱠᱟ ᱱᱚᱣᱟ ᱫᱚ ᱯᱟᱨᱢᱤᱥᱮᱱ ᱛᱟᱦᱮᱸ ᱠᱟᱱᱟ ᱛᱟᱨᱯᱚᱨ ᱚᱞ ᱤᱭᱚᱱ ᱱᱚᱣᱟ ᱨᱮᱵᱚᱱ ᱠᱞᱤᱠᱟ ᱤᱭᱮᱥ ᱥᱚᱸᱜᱮ ᱛᱮ ᱠᱞᱤᱠ ᱫᱟᱲᱮᱭᱟᱜᱼᱟ ᱛᱚ ᱯᱳᱭᱞᱳ ᱨᱮ ᱡᱟᱦᱟᱸ ᱠᱚ ᱧᱮᱞᱚᱜ ᱠᱟᱱᱟ ᱱᱚᱣᱟ ᱠᱚᱫᱚ ᱢᱤᱫ ᱠᱟᱞᱟᱨ ᱨᱮᱱᱟᱜ ᱤᱭᱟᱹ ᱠᱟᱱᱟ ᱡᱩᱫᱤ ᱠᱟᱞᱟᱨ ᱱᱚᱣᱟ ᱠᱟᱞᱟᱨ ᱪᱮᱛᱟᱱ ᱨᱮ ᱢᱤᱫ ᱠᱟᱞᱟᱨ ᱜᱮ ᱛᱟᱦᱮᱱᱟ ᱚᱱᱟ ᱪᱮᱛᱟᱱ ᱨᱮ ᱯᱷᱳᱴᱳ ᱤᱭᱟᱹ ᱴᱮᱠᱥᱴ ᱵᱚᱱ ᱚᱞᱟ ᱥᱮ ᱚᱞ ᱵᱚᱱ ᱚᱞᱟ ᱟᱨ ᱢᱤᱠᱥ ᱠᱟᱞᱟᱨ ᱠᱷᱟᱡ ᱫᱚ ᱱᱚᱣᱟ ᱠᱚᱵᱚᱱ ᱥᱤᱞᱮᱠᱴ ᱫᱟᱲᱮᱭᱟᱜᱼᱟ ᱟᱯᱮᱭᱟᱜ ᱪᱚᱭᱮᱥ ᱡᱟᱦᱟᱸᱴᱟᱜ ᱜᱮ ᱟᱨ ᱯᱷᱳᱴᱳ ᱪᱮᱛᱟᱱ ᱨᱮ ᱡᱩᱫᱤ ᱛᱟᱦᱚᱞᱮ ᱱᱚᱰᱮ ᱜᱮᱞᱟᱨᱤ ᱵᱟᱠᱷᱟᱡ ᱱᱩᱠᱩ ᱨᱤᱥᱮᱱᱴ ᱯᱷᱳᱴᱳ ᱠᱟᱱᱟ ᱠᱚ ᱡᱟᱦᱟᱸ ᱱᱟᱣᱟ ᱱᱟᱣᱟ ᱵᱚᱱ ᱠᱮᱯᱪᱟᱨ ᱠᱟᱜ ᱠᱚᱣᱟ ᱩᱱᱠᱩ ᱱᱚᱰᱮ ᱯᱳᱭᱞᱳ ᱨᱮᱠᱚ ᱦᱮᱡ ᱠᱟᱱᱟ ᱛᱚ ᱟᱵᱚ ᱜᱮᱞᱟᱨᱤ ᱠᱷᱚᱡ ᱯᱷᱳᱴᱳ ᱡᱩᱫᱤ ᱪᱚᱭᱮᱥ ᱦᱩᱭᱩᱜᱼᱟ ᱚᱱᱟ ᱜᱮᱞᱟᱨᱤ ᱨᱮᱵᱚᱱ ᱠᱞᱤᱠᱟ ᱛᱟᱨᱯᱚᱨ ᱮᱱᱛᱮ ᱨᱮᱦᱚᱸ ᱟᱵᱚ ᱨᱮᱱ ᱱᱩᱠᱩ ᱫᱚ ᱨᱤᱥᱮᱱᱴ ᱯᱷᱳᱴᱳ ᱜᱮᱠᱚ ᱦᱮᱡ ᱮᱱᱟ ᱛᱚ ᱢᱟᱨᱮᱱ ᱠᱚ ᱯᱷᱳᱴᱳ ᱡᱩᱫᱤ ᱥᱤᱞᱮᱠᱴ ᱥᱟᱱᱟ ᱵᱚᱱᱟ ᱛᱟᱦᱚᱞᱮ ᱞᱮᱸᱜᱟ ᱠᱚᱱ ᱡᱟᱦᱟᱸ ᱯᱮᱭᱟ ᱞᱟᱭᱤᱱ ᱧᱮᱞᱚᱜ ᱠᱟᱱᱟ ᱚᱱᱟ ᱫᱚ ᱚᱯᱷᱥᱮᱱ ᱚᱯᱷᱥᱮᱱ ᱠᱟᱱᱟ ᱚᱸᱰᱮ ᱵᱚᱱ ᱠᱞᱤᱠᱟ ᱛᱟᱨᱯᱚᱨ ᱞᱟᱛᱟᱨ ᱥᱮᱫ ᱵᱚᱱ ᱦᱮᱡ ᱞᱮᱱᱠᱷᱟᱡ ᱟᱵᱚ ᱜᱮᱞᱟᱨᱤ ᱚᱯᱷᱥᱮᱱ ᱵᱚᱱ ᱧᱟᱢᱟ ᱛᱚ ᱜᱮᱞᱟᱨᱤ ᱨᱮᱵᱚᱱ ᱠᱞᱤᱠᱟ

ᱛᱟᱨᱯᱚᱨ ᱱᱚᱣᱟ ᱵᱚᱱ ᱜᱮᱫᱮᱭᱟ ᱛᱟᱨᱯᱚᱨ ᱳᱠᱮ ᱨᱮ ᱠᱞᱤᱠ ᱪᱮᱛᱟᱱ ᱠᱷᱚᱱ ᱡᱟᱦᱟᱸ ᱴᱤᱠ ᱪᱤᱱᱦᱟᱹ ᱚᱱᱟᱨᱮ ᱠᱞᱤᱠ ᱛᱚ ᱯᱷᱳᱴᱳ ᱦᱮᱡ ᱮᱱᱟ ᱛᱚ ᱟᱵᱚ ᱱᱚᱣᱟ ᱪᱮᱛᱟᱱ ᱨᱮ ᱚᱞ ᱵᱚᱱ ᱚᱞᱟ ᱛᱚ ᱥᱟᱹᱜᱩᱱ ᱧᱤᱫᱟᱹᱧ ᱚᱞᱟ ᱚᱱᱟ ᱠᱷᱟᱹᱛᱤᱨ ᱛᱮ ᱮᱰ ᱴᱮᱠᱥᱴ ᱨᱮ ᱠᱞᱤᱠ ᱱᱚᱰᱮ ᱵᱚᱱ ᱚᱞᱟ ᱥᱟᱹᱜᱩᱱ ᱧᱤᱫᱟᱹ ᱥᱟᱹᱜᱩᱱ ᱧᱤᱫᱟᱹ ᱚᱞ ᱦᱩᱭ ᱞᱮᱱ ᱠᱷᱟᱱ ᱳᱠᱮ ᱨᱮ ᱠᱞᱤᱠ ᱪᱮᱛᱟᱱ ᱴᱤᱠ ᱪᱤᱱᱦᱟᱹ ᱨᱮ ᱛᱟᱨᱯᱚᱨ ᱱᱩᱭ ᱵᱚᱱ ᱤᱫᱤᱭᱟ ᱪᱮᱛᱟᱱ ᱞᱟᱹᱴᱩ ᱠᱟᱹᱴᱤᱡ ᱫᱟᱲᱮᱭᱟᱵᱚᱱ ᱛᱚ ᱥᱟᱹᱜᱩᱱ ᱧᱤᱫᱟᱹ ᱥᱤᱞᱮᱠᱴ ᱠᱟᱛᱮᱫ ᱟᱵᱚ ᱡᱩᱫᱤ ᱠᱟᱞᱟᱨ ᱵᱚᱱ ᱪᱮ ᱞᱟᱜᱟᱜ ᱚᱠᱟ ᱞᱮᱠᱟ ᱠᱟᱞᱟᱨ ᱧᱮᱞ ᱫᱟᱯᱮ ᱠᱟᱞᱟᱨ ᱞᱟᱛᱟᱨ ᱠᱟᱞᱟᱨ ᱨᱮᱞᱤᱧ ᱠᱞᱤᱠ ᱠᱮᱫᱟ ᱛᱟᱨᱯᱚᱨ ᱱᱚᱣᱟ ᱟᱯᱮ ᱯᱮ ᱵᱚᱫᱚᱞ ᱫᱟᱲᱮᱭᱟᱜᱼᱟ ᱚᱠᱟᱴᱟᱜ ᱯᱮ ᱠᱩᱥᱤᱭᱟᱜᱼᱟ ᱛᱚ ᱦᱳᱣᱟᱭᱤᱴ ᱜᱮ ᱛᱟᱦᱮᱸ ᱦᱚᱪᱚᱱ ᱛᱟᱨᱯᱚᱨ ᱥᱴᱳᱠ ᱱᱟᱥᱮᱱᱟᱜ ᱤᱧ ᱮᱢᱟᱜ ᱠᱟᱱᱟ ᱵᱞᱮᱠ ᱮᱢᱟᱜ ᱯᱮ ᱟᱯᱮ ᱦᱚᱸ ᱥᱴᱳᱠ ᱮᱢ ᱦᱩᱭ ᱠᱟᱱᱟ ᱛᱚ ᱥᱟᱹᱜᱩᱱ ᱨᱮᱱᱟᱜ ᱥᱟᱹᱜᱩᱱ ᱡᱟᱦᱟᱸ ᱜᱚᱭᱮ ᱨᱚᱥᱩ ᱚᱱᱟ ᱫᱚᱧ ᱟᱞᱟᱫᱟ ᱠᱟᱞᱟᱨ ᱤᱧ ᱮᱢᱟᱜ ᱠᱟᱱᱟ ᱛᱚ ᱥᱤᱞᱮᱠᱴ ᱠᱤᱫᱟᱹᱧ ᱜᱚᱭᱮ ᱨᱚᱥᱩ ᱛᱟᱨᱯᱚᱨ ᱪᱚᱞᱚ ᱠᱟᱞᱟᱨ ᱨᱤᱧ ᱠᱞᱤᱠ ᱫᱟ ᱧᱮᱞ ᱫᱟᱯᱮ ᱥᱟᱹᱜᱩᱱ ᱟᱞᱟᱫᱟ ᱠᱟᱞᱟᱨ ᱦᱩᱭ ᱠᱟᱱᱟ ᱟᱨ ᱧᱤᱫᱟᱹ ᱨᱮᱱᱟᱜ ᱟᱞᱟᱫᱟ ᱧᱤᱫᱟᱹ ᱨᱮᱱᱟᱜ ᱤᱧ ᱮᱢᱟᱜ ᱠᱟᱱᱟ ᱵᱞᱩ ᱛᱟᱨᱯᱚᱨ ᱧᱤᱫᱟᱹ ᱨᱮᱱᱟᱜ ᱟᱪᱪᱷᱟ ᱧᱤᱫᱟᱹ ᱫᱚ ᱵᱟᱝ ᱩᱨᱩᱢᱚᱜ ᱠᱟᱱᱟ ᱚᱱᱟ ᱠᱷᱟᱹᱛᱤᱨ ᱛᱮ ᱥᱴᱨᱳᱠ ᱫᱚ ᱦᱳᱣᱟᱭᱤᱴ ᱳᱠᱮ ᱱᱤᱛᱚᱜ ᱪᱮᱫ ᱞᱮᱠᱟ ᱧᱮᱞᱚᱜ ᱠᱟᱱᱟ ᱛᱚ ᱱᱚᱣᱟ ᱟᱵᱚ ᱚᱞ ᱨᱮᱱᱟᱜ ᱥᱴᱟᱭᱤᱞ ᱡᱩᱫᱤ ᱪᱮᱧᱡᱽ ᱥᱟᱱᱟ ᱵᱚᱱᱟ ᱛᱟᱦᱚᱞᱮ ᱯᱷᱚᱱᱴ ᱨᱮ ᱠᱞᱤᱠ ᱯᱩᱭᱞᱩ ᱡᱟᱦᱟᱸ ᱮ ᱧᱮᱞᱚᱜ ᱠᱟᱱᱟ ᱚᱱᱟᱨᱮ ᱠᱞᱤᱠ ᱯᱷᱚᱱᱴ ᱡᱟᱦᱟᱸ ᱚᱞ ᱦᱮᱱᱟᱜ ᱛᱟᱨᱯᱚᱨ ᱢᱟᱭ ᱯᱷᱚᱱᱴ ᱨᱮ ᱟᱵᱚ ᱠᱞᱤᱠ ᱞᱟᱜᱟᱣ ᱵᱚᱱᱟ ᱛᱚᱵᱮ ᱠᱷᱟᱱ ᱜᱮ ᱟᱵᱚ ᱠᱟᱥᱴᱚᱢ ᱯᱷᱚᱱᱴ

ᱛᱚ ᱡᱟᱦᱟᱸ ᱡᱟᱦᱟᱸ ᱯᱮ ᱠᱩᱥᱤᱭᱟᱜᱼᱟ ᱚᱱᱟ ᱠᱚᱧ ᱤᱭᱟᱹᱭᱮᱫᱟ ᱥᱤᱞᱮᱠᱴ ᱮᱫᱟ ᱳᱠᱮ ᱥᱤᱞᱮᱠᱴ ᱦᱩᱭ ᱠᱟᱱ ᱛᱤᱧᱟᱹ ᱛᱟᱨᱯᱚᱨ ᱮᱰ ᱴᱮᱠᱥᱴ ᱨᱮ ᱠᱞᱤᱠ ᱞᱟᱜᱟᱣ ᱵᱚᱱᱟ ᱛᱚᱵᱮ ᱠᱷᱟᱡ ᱜᱮ ᱟᱵᱚᱣᱟᱜ ᱯᱷᱚᱱᱴ ᱥᱤᱞᱮᱠᱴ ᱮᱱᱟ ᱱᱚᱜᱼᱚᱭ ᱱᱚᱰᱮ ᱞᱟᱛᱟᱨ ᱨᱮᱯᱮ ᱧᱮᱞ ᱮᱫᱟ ᱱᱚᱣᱟ ᱠᱚᱫᱚ ᱥᱮᱴᱮᱨ ᱦᱮᱡ ᱠᱟᱱᱟ ᱛᱚ ᱱᱚᱣᱟ ᱠᱚ ᱯᱷᱚᱱᱴ ᱨᱮᱱᱟᱜ ᱰᱟᱣᱩᱱᱞᱳᱰ ᱞᱤᱝᱠ ᱫᱚ ᱱᱚᱣᱟ ᱵᱷᱤᱰᱤᱭᱳ ᱨᱮᱱᱟᱜ ᱰᱤᱥᱠᱨᱤᱯᱥᱚᱱ ᱨᱮ ᱢᱮᱱᱟᱜᱼᱟ ᱚᱸᱰᱮ ᱠᱷᱚᱡ ᱯᱮ ᱰᱟᱣᱩᱱᱞᱳᱰ ᱫᱟᱲᱮᱭᱟᱜᱼᱟ ᱟᱨ ᱪᱮᱫ ᱞᱮᱠᱟ ᱠᱟᱛᱮ ᱰᱟᱣᱩᱱᱞᱳᱰ ᱦᱩᱭᱩᱜᱼᱟ ᱚᱱᱟ ᱦᱚᱸ ᱮᱴᱟᱜ ᱵᱷᱤᱰᱤᱭᱳ ᱨᱤᱧ ᱩᱫᱩᱜ ᱟᱯᱮᱭᱟ ᱛᱚ ᱪᱚᱞᱚ ᱵᱚᱫᱚᱞ ᱞᱮᱜᱮ ᱵᱚᱱ ᱥᱴᱟᱭᱤᱞ ᱧᱮᱞ ᱫᱟᱯᱮ ᱟᱭᱢᱟ ᱟᱹᱰᱤ ᱟᱭᱢᱟ ᱥᱴᱟᱭᱤᱞ ᱜᱮ ᱢᱮᱱᱟᱜᱼᱟ ᱚᱠᱟᱴᱟᱜ ᱯᱮ ᱠᱩᱥᱤᱭᱟᱜᱼᱟ ᱛᱚ ᱧᱮᱞ ᱞᱮᱜᱮ ᱵᱚᱱ ᱚᱨᱯᱤᱛᱟ ᱤᱧ ᱠᱩᱥᱤᱭᱟᱫᱟ ᱱᱚᱣᱟ ᱛᱟᱦᱮᱸ ᱦᱚᱪᱚᱣᱟᱱ ᱛᱚ ᱟᱨᱚ ᱯᱷᱳᱱ ᱵᱚᱱ ᱥᱤᱞᱮᱠᱴᱟ ᱮᱰ ᱵᱚᱱ ᱮᱢᱟᱜᱼᱟ ᱱᱚᱰᱮ ᱥᱟᱹᱜᱩᱱ ᱧᱤᱫᱟᱹ ᱢᱟ ᱦᱩᱭᱮᱱ ᱜᱮ ᱛᱚ ᱟᱨᱚ ᱮᱰ ᱡᱩᱫᱤ ᱴᱮᱥᱴ ᱥᱟᱱᱟ ᱵᱚᱱᱟ ᱮᱰ ᱴᱮᱥᱴ ᱨᱮ ᱠᱞᱤᱠ ᱱᱚᱰᱮ ᱤᱧ ᱯᱮᱥᱴ ᱮᱫᱟ ᱚᱯᱷᱥᱮᱱ ᱨᱮ ᱠᱞᱤᱠ ᱠᱟᱛᱮᱫ ᱯᱮᱥᱴ ᱛᱟᱨᱯᱚᱨ ᱱᱚᱣᱟ ᱚᱠᱟ ᱠᱷᱚᱡ ᱚᱞ ᱮᱦᱚᱵᱚᱜᱼᱟ ᱮᱦᱚᱵ ᱠᱟᱛᱮ ᱱᱤᱛᱚᱜ ᱚᱞ ᱮᱦᱚᱵᱚᱜ ᱠᱟᱱᱟ ᱛᱟᱨᱯᱚᱨ ᱛᱟᱞᱟ ᱨᱮ ᱚᱞ ᱮᱦᱚᱵᱚᱜᱼᱟ ᱟᱨ ᱡᱩᱫᱤ ᱟᱨ ᱢᱤᱫ ᱫᱷᱟᱣ ᱵᱚᱱ ᱠᱞᱤᱠᱟ ᱛᱟᱦᱚᱞᱮ ᱞᱮᱸᱜᱟ ᱨᱮ ᱚᱞ ᱮᱦᱚᱵᱚᱜᱼᱟ ᱧᱮᱞ ᱛᱟᱯᱮ ᱦᱟᱸᱜ ᱞᱮᱸᱜᱟ ᱥᱮᱡ ᱥᱚᱢᱟᱱ ᱮᱱᱟ ᱱᱚᱛᱮ ᱥᱚᱢᱟᱱ ᱮᱱᱟ ᱱᱟᱛᱮ ᱰᱷᱮᱨ ᱠᱚᱢ ᱮᱱᱟ ᱟᱨ ᱡᱩᱫᱤ ᱵᱚᱱ ᱤᱭᱟᱹᱭᱟ ᱛᱟᱦᱚᱞᱮ ᱱᱚᱛᱮ ᱥᱚᱢᱟᱱᱚᱜᱼᱟ ᱱᱟᱛᱮ ᱰᱷᱮᱨ ᱠᱚᱢᱚᱜᱼᱟ ᱛᱚ ᱢᱤᱰᱤᱞ ᱨᱤᱧ ᱮᱢᱟᱣ ᱟᱫᱟ ᱛᱟᱨᱯᱚᱨ ᱴᱤᱠ ᱨᱮ ᱠᱞᱤᱠ ᱛᱟᱨᱯᱚᱨ ᱱᱚᱣᱟ ᱡᱩᱫᱤ ᱥᱴᱨᱳᱠ ᱵᱚᱱ ᱮᱢᱟᱜᱼᱟ ᱛᱟᱦᱚᱞᱮ ᱟᱨᱚ ᱱᱟᱯᱟᱭ ᱧᱮᱞᱚᱜᱼᱟ ᱥᱴᱨᱳᱠ ᱤᱧ ᱮᱢᱟᱣ ᱟᱫᱟ ᱵᱞᱮᱠ ᱧᱮᱞ ᱫᱟᱵᱚᱱ ᱧᱮᱞᱚᱜ ᱠᱟᱱᱟ ᱱᱚᱣᱟ ᱡᱩᱫᱤ ᱟᱨᱚ ᱥᱴᱨᱳᱠ ᱟᱵᱚ ᱡᱩᱫᱤ ᱵᱞᱩ ᱵᱚᱱ ᱮᱢᱟᱜᱼᱟ ᱟᱨᱚ ᱱᱟᱯᱟᱭ ᱧᱮᱞᱚᱜᱼᱟ ᱧᱮᱞ ᱠᱟᱛᱮ ᱧᱮᱞᱚᱜ ᱠᱟᱱ ᱜᱮᱭᱟ ᱜᱞᱩ ᱮᱢ ᱠᱟᱛᱮ ᱟᱵᱚ ᱠᱟᱞᱟᱨ ᱵᱚᱱ ᱵᱞᱮᱠ ᱞᱮᱜᱮ ᱥᱮ ᱦᱟᱸ ᱟᱪᱪᱷᱟ ᱵᱷᱟᱞᱮ ᱵᱟᱝ ᱧᱮᱞᱚᱜ ᱠᱟᱱᱟ ᱛᱚ ᱪᱚᱞᱚ ᱠᱟᱞᱟᱨ ᱜᱨᱤᱱ ᱵᱚᱱ ᱮᱢᱟᱜ ᱞᱮᱜᱮ ᱚᱠᱟᱴᱟᱜ ᱜᱮ ᱱᱟᱯᱟᱭ ᱵᱟᱝ ᱧᱮᱞᱚᱜ ᱠᱟᱱᱟ ᱥᱴᱨᱚᱠ ᱛᱟᱦᱮᱸ ᱦᱚᱪᱚᱣᱟᱱ ᱱᱚᱣᱟ ᱜᱮ ᱡᱟᱦᱟᱸ ᱞᱮᱠᱟ ᱜᱮ ᱱᱟᱯᱟᱭ ᱜᱮ ᱧᱮᱞᱚᱜ ᱠᱟᱱᱟ ᱛᱚ ᱱᱚᱣᱟ ᱵᱷᱤᱛᱤᱨ ᱨᱮ ᱡᱩᱫᱤ ᱟᱵᱚ ᱟᱞᱟᱫᱟ ᱟᱞᱟᱫᱟ ᱠᱟᱞᱟᱨ ᱵᱚᱱ ᱮᱢᱟᱜᱼᱟ ᱛᱚ ᱠᱟᱞᱟᱨ ᱨᱮ ᱥᱤᱞᱮᱠᱴ ᱠᱟᱛᱮ ᱟᱵᱚ ᱱᱚᱰᱮ ᱴᱮᱠᱥᱴ ᱥᱤᱞᱮᱠᱴ ᱞᱟᱜᱟᱣ ᱵᱚᱱᱟ ᱩᱭᱦᱟᱹᱨ ᱦᱤᱡᱩᱜ ᱠᱟᱱᱟ ᱡᱟᱦᱟᱸ ᱚᱱᱟ ᱥᱤᱞᱮᱠᱴ ᱫᱟᱹᱧ ᱛᱚ ᱩᱭᱦᱟᱹᱨ ᱥᱤᱞᱮᱠᱴ ᱠᱟᱛᱮ ᱟᱵᱚ ᱵᱚᱱ ᱤᱭᱟᱹᱭᱟ ᱛᱟᱨᱯᱚᱨ ᱟᱞᱟᱫᱟ ᱠᱟᱞᱟᱨ ᱡᱩᱫᱤ ᱱᱚᱣᱟ ᱮᱢ ᱥᱟᱱᱟᱭᱮᱫ ᱵᱚᱱᱟ ᱛᱟᱦᱚᱞᱮ ᱱᱚᱰᱮ ᱠᱟᱞᱟᱨ ᱟᱞᱟᱫᱟ ᱵᱚᱱ ᱮᱢᱟᱜᱼᱟ ᱱᱚᱣᱟ ᱩᱭᱦᱟᱹᱨ ᱨᱮ ᱥᱤᱞᱮᱠᱴ ᱦᱮᱱᱟᱜᱼᱟ ᱤᱱᱟᱹᱯᱚᱨ ᱳᱠᱮ ᱨᱮ ᱠᱞᱤᱠ ᱟᱨᱚ ᱡᱩᱫᱤ ᱪᱮᱧᱡᱽ ᱥᱟᱱᱟ ᱵᱚᱱᱟ ᱛᱟᱺᱜᱤᱧ ᱥᱤᱞᱮᱠᱴ ᱠᱮᱫᱟ ᱧᱮᱞ ᱟᱯᱮ ᱟᱹᱰᱤ ᱟᱭᱢᱟ ᱟᱭᱢᱟ ᱛᱚ ᱱᱤᱝᱠᱟᱹ ᱠᱟᱛᱮ ᱟᱯᱮ ᱯᱮ ᱤᱭᱟᱹ ᱫᱟᱲᱮᱭᱟᱜᱼᱟ ᱛᱟᱨᱯᱚᱨ ᱱᱚᱣᱟ ᱨᱮ ᱥᱴᱳᱠ ᱡᱩᱫᱤ ᱥᱴᱳᱠ ᱵᱟ ᱥᱮᱰᱳ ᱵᱚᱱ ᱮᱢᱟ ᱟᱨᱚ ᱱᱟᱯᱟᱭ ᱧᱮᱞᱚᱜᱼᱟ ᱳᱠᱮ ᱥᱮᱰᱳ ᱚᱯᱴᱤᱥᱤᱴᱤ ᱦᱟᱭ ᱵᱞᱟᱨ ᱦᱟᱞᱠᱟ ᱵᱚᱱ ᱴᱨᱮᱥᱟᱜᱼᱟ ᱛᱚ ᱱᱤᱝᱠᱟᱹ ᱠᱟᱛᱮᱫ ᱟᱵᱚ ᱦᱩᱭ ᱟᱠᱟᱱ ᱛᱟᱵᱚᱱᱟ ᱟᱨ ᱱᱚᱣᱟ ᱯᱷᱳᱴᱳ ᱥᱮᱵᱷ ᱞᱟᱹᱜᱤᱫ ᱛᱮ ᱪᱮᱛᱟᱱ ᱡᱟᱦᱟᱸ ᱮᱨᱳ ᱪᱤᱱᱦᱟᱹ ᱧᱮᱞᱚᱜ ᱠᱟᱱᱟ ᱡᱚᱡᱚᱢ ᱠᱚᱬ ᱨᱮ ᱚᱱᱟᱨᱮ ᱠᱞᱤᱠ ᱮᱰᱵᱷᱮᱴᱟᱭᱤᱡᱽ ᱦᱤᱡᱩᱜ ᱠᱟᱱᱟ ᱱᱚᱣᱟ ᱫᱚᱵᱚᱱ ᱠᱞᱳᱡᱽ ᱠᱟᱜᱼᱟ ᱛᱟᱨᱯᱚᱨ ᱥᱮᱵᱷ ᱤᱢᱮᱡᱽ ᱨᱮ ᱠᱞᱤᱠ ᱛᱟᱨᱯᱚᱨ ᱥᱮᱵᱷ ᱨᱮ ᱠᱞᱤᱠ ᱛᱚᱵᱮ ᱠᱷᱟᱡ ᱜᱮ ᱟᱵᱚᱨᱮᱱ ᱯᱷᱳᱴᱳ ᱥᱤᱞᱮ ᱥᱮᱵᱷ ᱮᱱᱟᱭ ᱱᱚᱣᱟᱨᱮ ᱰᱳᱱᱴ ᱥᱳ ᱫᱤᱥ ᱮᱜᱮᱭᱮᱱ ᱤᱭᱮᱥ ᱱᱚᱣᱟ ᱯᱷᱳᱴᱳ ᱥᱮᱵᱷ ᱮᱱ ᱛᱟᱵᱚᱱᱟ ᱛᱚ ᱪᱚᱞᱚ ᱧᱮᱞ ᱞᱮᱜᱮ ᱵᱚᱱ ᱜᱮᱞᱟᱨᱤ ᱨᱮ ᱵᱮᱠ ᱜᱮᱞᱟᱨᱤ ᱳᱯᱮᱱ ᱪᱮᱛᱟᱱ ᱨᱮ ᱯᱷᱟᱭᱤᱵ ᱱᱤᱭᱩ ᱯᱷᱳᱴᱳ ᱯᱷᱳᱴᱳ ᱧᱮᱞ ᱞᱮᱫᱟ ᱱᱚᱜᱼᱚᱭ ᱱᱚᱝᱠᱟ ᱦᱩᱭ ᱠᱟᱱᱟ ᱱᱤᱝᱠᱟᱹ ᱠᱟᱛᱮ ᱟᱯᱮ ᱯᱷᱳᱴᱳ ᱪᱮᱛᱟᱱ ᱨᱮ ᱚᱞ ᱯᱮ ᱚᱞ ᱫᱟᱲᱮᱭᱟᱜᱼᱟ ᱟᱞᱟᱫᱟ ᱟᱞᱟᱫᱟ ᱠᱟᱞᱟᱨ ᱛᱮ ᱟᱹᱰᱤ ᱢᱚᱡᱽ ᱛᱚ ᱢᱟ ᱵᱷᱤᱰᱤᱭᱳ ᱟᱹᱰᱤ ᱡᱮᱞᱮᱧ ᱠᱟᱱᱟ ᱮᱴᱟᱜ ᱵᱷᱤᱰᱤᱭᱳ ᱨᱤᱧ ᱞᱟᱹᱭ ᱟᱯᱮᱭᱟ ᱯᱷᱚᱱᱴ ᱪᱮᱫ ᱞᱮᱠᱟᱛᱮ ᱰᱟᱣᱩᱱᱞᱳᱰ ᱦᱩᱭᱩᱜᱼᱟ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱜᱤᱧ ᱢᱩᱪᱟᱹᱫ